ᱫᱤᱥ ᱦᱩᱫᱤᱥ ᱥᱟᱶᱛᱟ ᱟᱵᱮᱱ ᱤᱭᱩᱴᱩᱵᱽ ᱪᱮᱱᱮᱞ ᱠᱷᱚᱱ ᱥᱟᱱᱟᱢ ᱜᱟᱛᱮ ᱠᱚ ᱡᱚᱦᱟᱨ ᱜᱟᱛᱮ ᱠᱚ ᱡᱟᱦᱟᱸᱭ ᱱᱚᱣᱟ ᱤᱭᱩᱴᱩᱵᱽ ᱪᱮᱱᱮᱞ ᱟᱹᱣᱨᱤ ᱵᱚᱱ ᱥᱟᱵᱥᱠᱨᱟᱭᱤᱵᱟ ᱩᱱᱠᱩ ᱠᱚᱫᱚ ᱞᱚᱜᱚᱱ ᱢᱟᱪᱷᱟ ᱵᱚᱱ ᱥᱟᱵᱥᱠᱨᱟᱭᱤᱵᱽ ᱠᱟᱜ ᱢᱟ ᱟᱨ ᱱᱳᱴᱤᱯᱷᱤᱠᱮᱥᱚᱱ ᱫᱟᱵᱟᱣ ᱟᱢᱟ ᱪᱮᱫᱟᱜ ᱥᱮ ᱛᱚᱵᱮ ᱠᱷᱟᱱ ᱫᱚ ᱱᱚᱝᱠᱟᱱ ᱵᱷᱤᱰᱤᱭᱳ ᱥᱟᱱᱟᱢ ᱠᱷᱚᱱ ᱢᱟᱲᱟᱝ ᱨᱮᱵᱚᱱ ᱧᱟᱢ ᱫᱟᱲᱮᱭᱟᱜᱼᱟ ᱛᱮᱦᱮᱧᱟᱜ ᱵᱷᱤᱰᱤᱭᱳ ᱨᱮᱫᱚ ᱵᱚᱱ ᱵᱟᱲᱟᱭ ᱧᱟᱢ ᱫᱟᱲᱮᱭᱟᱜᱼᱟ ᱡᱮ ᱪᱤᱠᱟᱹᱛᱮ ᱟᱵᱚ ᱜᱩᱜᱳᱞ ᱠᱤᱵᱳᱨᱰ ᱨᱮ ᱥᱟᱱᱛᱟᱲᱤ ᱛᱮᱵᱚᱱ ᱴᱟᱭᱯᱤᱝ ᱫᱟᱲᱮᱭᱟᱜᱼᱟ ᱜᱩᱜᱳᱞ ᱠᱤᱵᱳᱨᱰ ᱠᱷᱚᱱ ᱚᱱᱟᱛᱮ ᱱᱚᱣᱟ ᱵᱷᱤᱰᱤᱭᱳ ᱮᱛᱚᱦᱚᱵ ᱠᱷᱚᱱ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱡᱚᱛᱚ ᱠᱷᱚᱱ ᱢᱟᱲᱟᱝ ᱵᱚᱱ ᱪᱟᱞᱟᱜᱼᱟ ᱯᱞᱮ ᱥᱴᱳᱨ ᱯᱞᱮ ᱥᱴᱳᱨ ᱪᱟᱞᱟᱣ ᱠᱟᱛᱮᱫ ᱱᱚᱰᱮ ᱵᱚᱱ ᱚᱞ ᱢᱟ ᱜᱩᱜᱳᱞ ᱠᱤᱵᱳᱨᱰ ᱱᱚᱜᱼᱚᱭ ᱡᱟᱦᱟᱸ ᱯᱨᱚᱛᱷᱚᱢ ᱨᱮ ᱦᱮᱡ ᱠᱟᱱᱟ ᱚᱱᱟᱜᱤᱧ ᱡᱚᱴᱮᱫ ᱫᱟ ᱱᱚᱜᱼᱚᱭ ᱦᱮᱡ ᱮᱱᱟ ᱜᱩᱜᱳᱞ ᱠᱤᱵᱳᱨᱰ ᱟᱨ ᱯᱨᱚᱛᱷᱚᱢ ᱨᱮᱱᱟᱜ ᱜᱮᱵᱚᱱ ᱡᱚᱴᱮᱫ ᱢᱟ ᱡᱚᱴᱮᱫ ᱠᱤᱫᱟᱹᱧ ᱡᱟᱦᱟᱸᱭ ᱠᱚ ᱟᱹᱣᱨᱤ ᱵᱚᱱ ᱤᱱᱥᱴᱚᱞᱟ ᱩᱱᱠᱩ ᱫᱚᱵᱚᱱ ᱤᱱᱥᱴᱚᱞ ᱢᱟ ᱤᱧᱟᱹᱜ ᱫᱚ ᱤᱱᱥᱴᱚᱞ ᱜᱮᱭᱟ ᱚᱱᱟᱛᱮ ᱛᱟᱦᱚᱞᱮ ᱤᱧ ᱫᱚ ᱱᱤᱛ ᱫᱚ ᱵᱟᱹᱧ ᱮᱥᱴᱮ ᱞᱮᱫ ᱛᱟᱵᱚᱱᱟ ᱚᱱᱟᱛᱮ ᱡᱚᱛᱚ ᱠᱷᱚᱱ ᱱᱤᱛ ᱫᱚᱵᱚᱱ ᱪᱟᱞᱟᱜᱼᱟ ᱥᱤᱴᱤᱝ ᱨᱮ ᱥᱤᱴᱤᱝ ᱨᱮᱵᱚᱱ ᱪᱟᱞᱟᱣ ᱞᱮᱱᱜᱮ ᱥᱤᱴᱤᱝ ᱥᱤᱴᱤᱝ ᱨᱮ ᱥᱤᱴᱤᱝ ᱨᱮ ᱪᱟᱞᱟᱣ ᱠᱟᱛᱮᱜ ᱱᱚᱰᱮ ᱵᱚᱱ ᱪᱟᱞᱟᱜᱼᱟ ᱮᱰᱢᱤᱥᱮᱱ ᱮᱰᱤᱥᱚᱱᱟᱞ ᱥᱮᱴᱤᱝ ᱴᱷᱤᱠ ᱟᱪᱷᱮ ᱚᱱᱟ ᱵᱚᱱ ᱡᱚᱴᱮᱫ ᱢᱟ ᱱᱚᱜᱼᱚᱭ ᱡᱚᱴᱮᱫ ᱫᱟ ᱡᱚᱴᱮᱫ ᱠᱟᱛᱮᱜ ᱵᱚᱱ ᱱᱤᱛ ᱵᱚᱱ ᱡᱚᱴᱮᱫ ᱢᱟ ᱞᱮᱝᱜᱩᱭᱮᱡᱽ ᱤᱱ ᱤᱱᱯᱩᱴ ᱴᱷᱤᱠ ᱟᱪᱷᱮ ᱫᱤᱛᱤᱭᱚ ᱨᱮᱱᱟᱜ ᱚᱱᱟ ᱵᱚᱱ ᱡᱚᱴᱮᱫ ᱠᱮᱫᱟ ᱡᱚᱴᱮᱫ ᱠᱟᱛᱮᱜ ᱱᱤᱛ ᱫᱚᱵᱚᱱ ᱡᱚᱴᱮᱫ ᱢᱟ ᱠᱟᱨᱮᱱᱴ ᱠᱤᱵᱳᱨᱰ ᱵᱚᱞᱮ ᱚᱸᱰᱮ ᱚᱞ ᱢᱮᱱᱟᱜᱼᱟ ᱠᱟᱨᱮᱱᱴ ᱠᱤᱵᱳᱨᱰ ᱵᱚᱱ ᱡᱚᱴᱮᱫ ᱠᱮᱫᱟ

ᱡᱚᱴᱮᱫ ᱠᱟᱛᱮᱫ ᱱᱚᱰᱮ ᱟᱵᱚ ᱮᱰ ᱦᱩᱭᱩᱜ ᱛᱟᱵᱚᱱᱟ ᱴᱷᱤᱠ ᱜᱮᱭᱟ ᱥᱟᱱᱛᱟᱲᱤ ᱞᱮᱝᱜᱩᱭᱮᱡᱽ ᱮᱰ ᱦᱩᱭᱩᱜᱼᱟ ᱮᱰ ᱠᱤᱵᱳᱨᱰ ᱵᱚᱱ ᱡᱚᱴᱮᱫ ᱢᱟ ᱚᱸᱰᱮ ᱵᱚᱱ ᱚᱞ ᱢᱟ ᱥᱟᱱᱛᱟᱲᱤ ᱮᱥ ᱮ ᱮᱱ ᱴᱤ ᱮ ᱮᱞ ᱟᱭ ᱥᱟᱱᱛᱟᱲᱤ ᱟᱨ ᱵᱚᱱ ᱥᱟᱨᱪ ᱢᱟ ᱥᱟᱨᱪ ᱠᱤᱫᱟᱹᱧ ᱴᱷᱤᱠ ᱟᱪᱷᱮ ᱚᱸᱰᱮ ᱡᱟᱦᱟᱸ ᱚᱞ ᱢᱮᱱᱟᱜᱼᱟ ᱥᱟᱱᱛᱟᱲᱤ ᱚᱞᱪᱤᱠᱤ ᱚᱱᱟ ᱵᱚᱱ ᱡᱚᱴᱮᱫ ᱢᱟ ᱡᱚᱛᱚ ᱠᱷᱚᱱ ᱞᱟᱛᱟᱨ ᱨᱮᱱᱟᱜ ᱡᱚᱴᱮᱫ ᱠᱤᱫᱟᱹᱧ ᱱᱤᱛ ᱫᱚ ᱟᱫᱚ ᱚᱠᱟᱴᱟᱜ ᱛᱮᱵᱚᱱ ᱴᱟᱭᱯᱤᱝᱟ ᱚᱱᱟ ᱵᱚᱱ ᱥᱤᱞᱮᱠᱴ ᱢᱟ ᱥᱩᱫᱷᱩ ᱚᱞ ᱪᱤᱠᱤ ᱦᱚᱸ ᱚᱞ ᱪᱤᱠᱤ ᱵᱟ ᱤᱝᱞᱤᱥ ᱠᱷᱚᱡ ᱚᱞ ᱪᱤᱠᱤ ᱚᱱᱟ ᱦᱚᱸ ᱦᱩᱭᱩᱜᱼᱟ ᱡᱟᱦᱟᱸᱴᱟᱜ ᱜᱮ ᱢᱤᱫᱴᱮᱱ ᱥᱩᱫᱷᱩ ᱚᱞ ᱪᱤᱠᱤᱧ ᱥᱮᱞᱮᱠᱴ ᱮᱫᱟ ᱴᱷᱤᱠ ᱜᱮᱭᱟ ᱛᱟᱨᱯᱚᱨᱮ ᱱᱚᱰᱮ ᱞᱟᱛᱟᱨ ᱨᱮ ᱧᱮᱞᱚᱜ ᱠᱟᱱ ᱰᱟᱱ ᱵᱚᱞᱮ ᱵᱚᱱ ᱰᱟᱱ ᱟᱜᱼᱟ ᱦᱩᱭ ᱠᱟᱱᱟ ᱥᱮᱴᱤᱝ ᱱᱤᱛ ᱫᱚ ᱢᱟ ᱛᱚᱵᱮ ᱫᱮᱞᱟ ᱵᱚᱱ ᱧᱮᱞ ᱞᱮᱜᱮ ᱪᱮᱫ ᱞᱮᱠᱟ ᱚᱞᱚᱜ ᱠᱟᱱᱟ

ᱱᱤᱛᱚᱜ ᱵᱚᱱ ᱴᱟᱭᱯᱤᱝ ᱫᱟᱲᱮᱭᱟᱜᱼᱟ ᱪᱤᱠᱤᱛᱮ ᱡᱟᱦᱟᱸ ᱜᱮᱵᱚᱱ ᱚᱞ ᱥᱟᱱᱛᱟᱲᱤ ᱥᱟᱱ ᱥᱟᱱᱛᱟᱲ ᱢᱟᱱᱮ ᱡᱟᱦᱟᱸᱜᱮ ᱟᱵᱚ ᱪᱤᱠᱤ ᱛᱮᱵᱚᱱ ᱚᱞ ᱵᱚᱱ ᱢᱮᱱᱟ ᱚᱞ ᱫᱟᱲᱮᱭᱟᱜ ᱵᱚᱱ ᱴᱷᱤᱠ ᱜᱮᱭᱟ ᱱᱚᱝᱠᱟ ᱠᱟᱛᱮᱜ ᱢᱟ ᱛᱚᱵᱮ ᱢᱮᱱᱠᱷᱟᱱ ᱵᱚᱱ ᱵᱟᱲᱟᱭ ᱫᱟᱲᱮᱭᱟᱜ ᱜᱮᱭᱟ ᱡᱮ ᱜᱩᱜᱳᱞ ᱠᱤᱵᱳᱨᱰ ᱠᱷᱚᱡ ᱪᱤᱠᱟᱛᱮ ᱟᱵᱚ ᱥᱟᱱᱛᱟᱲᱤ ᱛᱮᱵᱚᱱ ᱚᱞ ᱫᱟᱲᱮᱭᱟᱜᱼᱟ ᱡᱟᱦᱟᱱᱟᱜ ᱨᱮᱜᱮ ᱟᱵᱚ ᱱᱤᱡᱮᱛᱮ ᱴᱷᱤᱠ ᱜᱮᱭᱟ ᱛᱮᱦᱮᱧᱟᱜ ᱵᱷᱤᱰᱭᱳ ᱫᱚ ᱱᱩᱱ ᱥᱟᱺᱜᱤᱧ ᱜᱮ ᱡᱟᱹᱱᱤᱡ ᱠᱷᱟᱡ ᱡᱚᱛᱚ ᱜᱮᱵᱚᱱ ᱵᱩᱡᱽ ᱫᱟᱲᱮᱭᱟᱫᱟ ᱢᱟ ᱛᱚᱵᱮ ᱟᱨᱚ ᱥᱟᱱᱟᱢ ᱠᱚ ᱫᱚᱦᱲᱟᱛᱮ ᱡᱚᱦᱟᱨ